ᱡᱚᱦᱟᱨ ᱜᱮ ᱛᱮᱦᱮᱧᱟᱜ ᱱᱟᱣᱟ ᱵᱷᱤᱰᱤᱭᱳ ᱨᱮ ᱟᱯᱮ ᱡᱚᱛᱚ ᱠᱚᱧ ᱥᱚᱦᱚᱜᱟᱛ ᱟᱯᱮ ᱠᱟᱱᱟ ᱟᱨ ᱛᱮᱦᱮᱧ ᱠᱟᱴᱷᱚᱞ ᱜᱩᱲᱤ ᱨᱮ ᱟᱹᱰᱤ ᱨᱟᱹᱥᱠᱟᱹ ᱢᱟᱨᱟᱝ ᱫᱤᱱ ᱦᱩᱭᱩᱜ ᱠᱟᱱᱟ ᱫᱮᱞᱟ ᱵᱚᱱ ᱧᱮᱞᱟ ᱮᱦᱚᱵ ᱠᱷᱚᱱ ᱢᱩᱪᱟᱹᱫ ᱦᱟᱹᱵᱤᱡ ᱛᱚᱵᱮ ᱟᱹᱰᱤ ᱨᱟᱹᱥᱠᱟᱹ ᱟᱯᱮ ᱦᱚᱸᱯᱮ ᱟᱴᱠᱟᱨ ᱛᱟᱵᱚᱱᱟ ᱢᱟ ᱮᱱᱠᱷᱟᱱ ᱫᱮᱞᱟ ᱵᱚᱱ ᱧᱮᱞ ᱞᱮᱜᱮ ᱟᱨ ᱡᱟᱦᱟᱸ ᱞᱮᱠᱟ ᱱᱚᱰᱮ ᱟᱭᱢᱟ ᱜᱟᱛᱮ ᱠᱚ ᱥᱟᱞᱟᱜ ᱧᱟᱯᱟᱢ ᱦᱩᱭᱱᱟ ᱜᱟᱛᱮ ᱠᱚ ᱥᱟᱞᱟᱜ ᱤᱧ ᱧᱟᱯᱟᱢ ᱮᱱᱟ ᱟᱨ ᱟᱹᱰᱤ ᱨᱟᱹᱥᱠᱟᱹ ᱨᱚᱲ ᱫᱟᱞᱮ ᱞᱟᱸᱫᱟᱭ ᱫᱟᱞᱮ ᱟᱭᱢᱟ ᱫᱤᱱ ᱵᱟᱫᱽ ᱨᱮᱞᱮ ᱧᱟᱯᱟᱢ ᱠᱟᱱᱟ ᱢᱟᱨᱟᱝ ᱫᱤᱱ ᱞᱮᱠᱟᱱ ᱫᱤᱱ ᱨᱮ ᱚᱱᱟ ᱠᱷᱟᱹᱛᱤᱨ ᱟᱹᱰᱤ ᱜᱮ ᱨᱟᱹᱥᱠᱟᱹ ᱞᱮ ᱵᱩᱡᱷᱟᱹᱣ ᱮᱫᱟ ᱟᱨ ᱧᱮᱞ ᱛᱟᱵᱚᱱ ᱯᱮ ᱛᱟᱭᱚᱢ ᱥᱮᱫ ᱪᱮᱫ ᱠᱚ ᱱᱚᱣᱟ ᱵᱷᱤᱰᱭᱳ ᱨᱮ ᱥᱮᱞᱮᱫ ᱢᱮᱱᱟᱜᱼᱟ ᱟᱯᱮ ᱴᱷᱮᱱ ᱡᱚᱛᱚ ᱱᱚᱣᱟ ᱵᱷᱤᱰᱭᱳ ᱟᱯᱮ ᱧᱮᱞ ᱠᱟᱛᱮᱫ ᱯᱮ ᱵᱩᱡᱷᱟᱹᱣ ᱫᱟᱲᱮᱭᱟᱜᱼᱟ ᱨᱟᱹᱥᱠᱟᱹ ᱯᱮ ᱟᱴᱠᱟᱨ ᱫᱟᱲᱮᱭᱟᱜᱼᱟ ᱥᱟᱹᱨᱤᱜᱮ ᱱᱚᱣᱟ ᱵᱷᱤᱰᱭᱳ ᱛᱮᱦᱮᱧᱟᱜ ᱫᱚ ᱟᱹᱰᱤ ᱨᱟᱹᱥᱠᱟᱹ ᱜᱮᱭᱟ ᱮᱦᱚᱵ ᱠᱷᱚᱱ ᱢᱩᱪᱟᱹᱫ ᱦᱟᱹᱵᱤᱡ ᱧᱮᱞ ᱨᱮᱭᱟᱜ ᱪᱮᱥᱴᱟᱭ ᱛᱟᱵᱚᱱ ᱯᱮ

ᱪᱮᱫᱭᱟ ᱯᱷᱳᱴᱳᱢ ᱠᱷᱚᱡᱚᱜ ᱠᱟᱱᱟ ᱤᱧ ᱢᱤᱫᱴᱮᱱ ᱤᱧ ᱨᱚᱲ ᱟᱸᱡᱚᱢ ᱠᱟᱱᱟ ᱪᱮᱫ ᱮᱢ ᱨᱚᱲᱟ ᱛᱮᱦᱮᱧ ᱟᱞᱮ ᱞᱮ ᱦᱮᱡ ᱠᱟᱱᱟ ᱱᱚᱰᱮ ᱠᱟᱴᱚᱞᱜᱩᱲᱤ ᱯᱟᱹᱨᱤᱥ ᱨᱮ ᱯᱚᱸᱪᱤᱥ ᱰᱤᱥᱮᱢᱵᱚᱨ ᱠᱨᱤᱥᱢᱟᱥ ᱞᱮ ᱢᱟᱱᱟᱣ ᱠᱮᱫᱟ ᱟᱫᱚ ᱢᱟᱱᱟᱣ ᱠᱮᱫᱟᱞᱮ ᱢᱚᱡᱽ ᱜᱮᱞᱮ ᱢᱟᱱᱟᱣ ᱠᱮᱫᱟ ᱱᱤᱛᱚᱜ ᱵᱮᱠᱜᱨᱟᱣᱩᱱᱰ ᱧᱮᱞ ᱦᱚᱪᱚᱭ ᱢᱮ ᱮᱱᱛᱮᱫ

ᱟᱯᱮ ᱡᱩᱫᱤ ᱟᱯᱮ ᱡᱩᱫᱤ ᱱᱚᱣᱟ ᱠᱟᱴᱚᱞᱜᱟᱹᱲᱤ ᱯᱟᱹᱨᱤᱥ ᱞᱚᱭᱞᱟ ᱥᱠᱩᱞ ᱡᱩᱫᱤ ᱧᱮᱞ ᱥᱟᱱᱟᱭᱮᱫ ᱯᱮ ᱠᱷᱟᱡ ᱛᱚ ᱟᱯᱮ ᱥᱤᱠᱷᱚ ᱮᱯ ᱰᱟᱣᱩᱱᱞᱳᱰ ᱯᱮ ᱟᱨ ᱥᱤᱠᱷᱚ ᱮᱯ ᱨᱮ ᱧᱮᱞ ᱯᱮ ᱟᱨ ᱯᱮ ᱧᱟᱢᱟ ᱱᱤᱭᱟᱹ ᱥᱠᱩᱞ ᱢᱟᱱᱮ ᱞᱚᱭᱞᱟ ᱥᱠᱩᱞ ᱵᱟᱯᱮ ᱡᱩᱫᱤ ᱵᱟᱯᱮ ᱧᱟᱢ ᱫᱟᱲᱮᱭᱟᱜ ᱠᱷᱟᱡ ᱟᱯᱮ ᱯᱮ ᱧᱟᱢ ᱫᱟᱲᱮᱭᱟᱜᱼᱟ ᱛᱚ ᱵᱚᱭᱦᱟ ᱠᱚ ᱱᱚᱝᱠᱟ ᱠᱟᱴᱚᱞᱜᱟᱹᱲᱤ ᱥᱠᱩᱞ ᱨᱮᱭᱟᱜ ᱡᱩᱫᱤ ᱟᱯᱮ ᱵᱟᱯᱮ ᱧᱮᱞ ᱠᱟᱜ ᱛᱟᱵᱚᱱ ᱠᱷᱟᱡ ᱧᱮᱞ ᱛᱟᱵᱚᱱ ᱯᱮ ᱱᱚᱜᱼᱚ ᱱᱚᱝᱠᱟ ᱠᱟᱴᱚᱞᱜᱟᱹᱲᱤ ᱥᱠᱩᱞ ᱨᱮᱭᱟᱜ ᱠᱩᱪ ᱛᱚᱥᱵᱤᱨ ᱦᱚᱸ ᱚᱱᱠᱟ ᱧᱮᱞᱚᱜ ᱠᱟᱱᱟ ᱱᱚᱜᱼᱚ ᱱᱚᱝᱠᱟ ᱥᱠᱩᱞ ᱢᱮᱱᱟᱜᱼᱟ

ᱫᱩ ᱦᱟᱡᱟᱨ ᱪᱷᱟᱵᱵᱤᱥ ᱨᱮ ᱡᱮ ᱫᱟᱹᱨᱥᱤ ᱪᱟᱵᱟᱜᱼᱟ ᱚᱱᱟ ᱥᱟᱹᱨᱤᱭᱟᱜ ᱠᱟᱱ ᱜᱮᱭᱟ ᱟᱫᱚ ᱟᱵᱚ ᱠᱚᱢᱮᱱᱴ ᱨᱮᱜᱮ ᱞᱟᱹᱭ ᱵᱚᱱ ᱯᱮ ᱟᱨ ᱵᱟᱹᱲᱛᱤ ᱪᱮᱫ ᱤᱧ ᱞᱟᱹᱭ ᱵᱚᱱᱟ ᱱᱚᱰᱮ ᱤᱧ ᱢᱩᱪᱟᱹᱫ ᱮᱫᱟ